ᱥᱟᱱᱛᱟᱲᱤ ᱥᱮ ᱦᱚᱲᱛᱮ ᱚᱞᱚᱜ ᱯᱟᱲᱦᱟᱜ ᱪᱮᱫ ᱨᱮᱱᱟᱜ ᱱᱤᱭᱟᱹ ᱠᱞᱟᱥ ᱨᱮ ᱡᱚᱛᱚ ᱠᱚᱜᱮ ᱡᱚᱦᱟᱨ ᱱᱤᱭᱟᱹ ᱠᱞᱟᱥ ᱨᱮᱵᱚᱱ ᱧᱮᱞᱟ ᱮᱞ ᱮᱞ ᱥᱮ ᱥᱚᱝᱠᱷᱟ ᱥᱟᱱᱛᱟᱲᱤ ᱛᱮ ᱮᱞ ᱚᱠᱟ ᱵᱚᱱ ᱢᱮᱛᱟᱜ ᱠᱟᱱᱟ ᱵᱟᱝᱞᱟᱛᱮ ᱥᱚᱝᱠᱷᱟ ᱚᱱᱟ ᱥᱟᱱᱛᱟᱲᱤ ᱛᱮ ᱪᱮᱫ ᱞᱮᱠᱟ ᱵᱚᱱ ᱞᱮᱠᱷᱟᱭᱟ ᱦᱚᱲᱛᱮ ᱪᱮᱫ ᱞᱮᱠᱟ ᱵᱚᱱ ᱞᱮᱠᱷᱟᱭᱟ ᱚᱱᱟ ᱵᱚᱱ ᱧᱮᱞᱟ ᱚᱸᱰᱮ ᱪᱮᱫ ᱞᱮᱠᱟ ᱢᱤᱫ ᱢᱤᱫ ᱫᱚ ᱮᱠ ᱵᱟᱨ ᱯᱮ ᱯᱩᱱ ᱢᱚᱬᱮ ᱛᱩᱨᱩᱭ ᱮᱭᱟᱭ ᱤᱨᱟᱹᱞ ᱟᱨᱮ ᱜᱮᱞ ᱛᱟᱦᱚᱞᱮ ᱱᱚᱰᱮ ᱦᱩᱭᱩᱜ ᱠᱟᱱᱟ ᱢᱤᱫ ᱠᱷᱚᱡ ᱜᱮᱞ ᱫᱷᱟᱹᱵᱤᱡ ᱢᱟᱱᱮ ᱮᱠ ᱛᱷᱮᱠᱮ ᱫᱚᱥ ᱯᱚᱨᱡᱚᱱᱛᱚ ᱫᱚ ᱥᱟᱱᱛᱟᱲ ᱛᱮ ᱱᱚᱝᱠᱟ ᱵᱚᱱ ᱞᱮᱠᱷᱟᱭᱟ ᱛᱚ ᱚᱱᱟ ᱛᱟᱭᱚᱢ ᱫᱚ ᱪᱮᱫ ᱞᱮᱠᱟ ᱵᱚᱱ ᱞᱮᱠᱷᱟᱭᱟ ᱚᱱᱟ ᱛᱟᱭᱚᱢ ᱫᱚ ᱦᱩᱭᱩᱜ ᱠᱟᱱᱟ ᱚᱠᱟᱴᱟᱜ ᱨᱮ ᱜᱮᱞ ᱯᱩᱨᱟᱹᱜᱼᱟ ᱚᱱᱟ ᱜᱮᱞ ᱥᱟᱵ ᱠᱟᱛᱮᱫ ᱵᱚᱱ ᱞᱮᱠᱷᱟᱭᱟ ᱡᱮᱢᱚᱱ ᱱᱚᱰᱮ ᱢᱤᱫ ᱜᱮᱞ ᱦᱩᱭ ᱠᱟᱱᱟ ᱜᱮᱞ ᱢᱟᱱᱮ ᱢᱤᱫ ᱜᱮᱞ ᱛᱟᱦᱚᱞᱮ ᱱᱚᱰᱮ ᱦᱩᱭᱱᱟ ᱪᱮᱫ ᱜᱮᱞ ᱢᱤᱫ ᱜᱮᱞ ᱵᱟᱨ ᱟᱨ ᱦᱚᱸ ᱧᱮᱞᱟ ᱡᱮ ᱚᱸᱰᱮ ᱢᱮᱱᱟᱜᱼᱟ ᱜᱮᱞ ᱯᱮ ᱜᱮᱞ ᱯᱩᱱ ᱜᱮᱞ ᱢᱚᱬᱮ ᱜᱮᱞ ᱛᱩᱨᱩᱭ ᱜᱮᱞ ᱮᱭᱟᱭ ᱜᱮᱞ ᱤᱨᱟᱹᱞ ᱜᱮᱞ ᱟᱨᱮ ᱵᱟᱨ ᱜᱮᱞ ᱟᱵᱟᱨ ᱵᱟᱨ ᱜᱮᱞ ᱠᱷᱚᱡ ᱟᱨᱚ ᱪᱮᱫ ᱠᱚ ᱢᱮᱱᱠᱷᱟᱱ ᱱᱚᱸᱰᱮ ᱫᱚ ᱵᱟᱨ ᱜᱮᱞ ᱢᱤᱫ ᱵᱟᱨ ᱜᱮᱞ ᱵᱟᱨ ᱵᱟᱨ ᱜᱮᱞ ᱯᱮ ᱵᱟᱨ ᱜᱮᱞ ᱯᱩᱱ ᱵᱟᱨ ᱜᱮᱞ ᱢᱚᱬᱮ ᱵᱟᱨ ᱜᱮᱞ ᱛᱩᱨᱩᱭ ᱵᱟᱨ ᱜᱮᱞ ᱮᱭᱟᱭ ᱵᱟᱨ ᱜᱮᱞ ᱤᱨᱟᱹᱞ ᱵᱟᱨ ᱜᱮᱞ ᱟᱨᱮ ᱯᱮᱜᱮᱞ ᱟᱵᱟᱨ ᱯᱮᱜᱮᱞ ᱠᱷᱚᱡ ᱚᱱᱠᱟ ᱵᱚᱱ ᱞᱮᱠᱷᱟᱭᱟ ᱚᱱᱠᱟᱛᱮ ᱥᱟᱭ ᱫᱷᱟᱹᱵᱤᱡ ᱯᱩᱨᱟᱹᱜᱼᱟ ᱛᱟᱦᱞᱮ ᱵᱚᱱ ᱵᱩᱡᱷᱟᱹᱣ ᱠᱮᱫᱟ ᱡᱮ ᱥᱟᱱᱛᱟᱞᱤ ᱛᱮ ᱮᱞ ᱥᱮ ᱥᱚᱝᱠᱷᱟ ᱨᱮᱱᱟᱜ ᱞᱮᱠᱷᱟ ᱫᱚ ᱚᱠᱟ ᱞᱮᱠᱟ ᱦᱩᱭᱩᱜᱼᱟ ᱛᱟᱦᱞᱮ ᱱᱤᱭᱟᱹ ᱵᱷᱤᱰᱤᱭᱳ ᱫᱚ ᱱᱚᱰᱮ ᱫᱷᱟᱹᱵᱤᱡ ᱜᱮ ᱡᱚᱛᱚ ᱠᱚᱜᱮ ᱡᱚᱦᱟᱨ